ᱥᱟᱱᱟᱢ ᱠᱷᱚᱱ ᱢᱟᱲᱟᱝ ᱨᱮ ᱥᱨᱤᱡᱚᱱ ᱴᱷᱟᱹᱠᱩᱨ ᱡᱮ ᱡᱚᱦᱟᱨ ᱮᱢ ᱠᱟᱛᱮ ᱥᱮᱫᱟᱭ ᱥᱟᱱᱛᱟᱞ ᱟᱹᱨᱤᱪᱟᱹᱞᱤ ᱵᱷᱤᱰᱤᱭᱳ ᱪᱮᱱᱮᱞ ᱯᱟᱦᱴᱟ ᱠᱷᱚᱱ ᱥᱟᱱᱟᱢ ᱠᱚᱜᱮ ᱥᱟᱹᱜᱩᱱ ᱫᱟᱨᱟᱢ ᱡᱚᱦᱟᱨ ᱮᱢᱟᱵᱚᱱ ᱠᱟᱱᱟ ᱛᱮᱦᱮᱧᱟᱜ ᱜᱟᱞᱢᱟᱨᱟᱣ ᱫᱚ ᱛᱟᱦᱮᱱ ᱠᱟᱱ ᱛᱟᱵᱚᱱᱟ ᱡᱮ ᱵᱚᱞᱮ ᱟᱵᱚ ᱫᱚ ᱠᱟᱛᱷᱟ ᱥᱮᱫᱟᱭ ᱫᱚ ᱦᱤᱦᱤᱲᱤ ᱯᱤᱯᱤᱲᱤ ᱪᱮ ᱪᱟᱢᱯᱟ ᱵᱟᱫᱚᱞᱮ ᱠᱚᱭᱰᱟ ᱜᱟᱲ ᱠᱚᱨᱮ ᱜᱮ ᱠᱟᱛᱷᱟ ᱠᱤᱱᱛᱩ ᱛᱟᱦᱮᱸ ᱠᱟᱱᱟ ᱛᱚ ᱢᱟᱲᱟᱝ ᱟᱵᱚᱣᱟᱜ ᱡᱚᱱᱚᱢ ᱫᱤᱥᱚᱢ ᱫᱚ ᱡᱟᱦᱟᱸ ᱠᱚ ᱢᱮᱛᱟᱜ ᱠᱟᱱᱟ ᱚᱱᱟ ᱫᱚ ᱦᱤᱦᱤᱲᱤ ᱯᱤᱯᱤᱲᱤ ᱛᱮ ᱦᱤᱦᱤᱲᱤ ᱫᱚᱠᱚ ᱞᱟᱹᱭᱟ ᱡᱮ ᱵᱚᱞᱮ ᱛᱤᱵᱵᱚᱛ ᱫᱚ ᱦᱤᱦᱤᱲᱤ ᱟᱨ ᱯᱤᱯᱤᱲᱤ ᱫᱚ ᱠᱟᱛᱷᱟ ᱛᱤᱵᱵᱚᱛ ᱫᱚ ᱫᱤᱥᱚᱢ ᱨᱮ ᱚᱱᱠᱟ ᱦᱚᱸᱠᱚ ᱞᱟᱹᱭᱟ ᱡᱮ ᱛᱤᱵᱵᱚᱛ ᱫᱤᱥᱚᱢ ᱠᱚᱨᱮ ᱜᱮ ᱠᱟᱛᱷᱟ ᱢᱮᱱᱟᱜᱼᱟ ᱟᱨ ᱚᱱᱟ ᱠᱚᱭᱰᱟ ᱥᱮ ᱵᱚᱢᱵᱚᱲᱩ ᱫᱤᱥᱚᱢ ᱦᱟᱲᱟ ᱰᱟᱴᱟ ᱫᱤᱥᱚᱢ ᱪᱟᱭ ᱫᱤᱥᱚᱢ ᱚᱱᱟ ᱠᱚᱦᱚᱸ ᱚᱱᱟ ᱦᱤᱢᱟᱞᱚᱭ ᱵᱩᱨᱩ ᱟᱲᱮ ᱛᱮᱜᱮ ᱢᱮᱱᱟᱜᱼᱟ ᱯᱟᱹᱦᱤᱞ ᱫᱚ ᱚᱱᱟ ᱠᱟᱹᱴᱤᱡ ᱠᱟᱹᱴᱤᱡ ᱫᱤᱥᱚᱢ ᱛᱟᱦᱮᱸ ᱠᱟᱱᱟ ᱟᱨ ᱚᱱᱟ ᱢᱤᱢᱤᱫ ᱜᱚᱴᱮᱱ ᱮᱞᱟᱠᱟ ᱨᱮᱭᱟᱜ ᱧᱩᱛᱩᱢ ᱚᱱᱠᱟ ᱠᱚ ᱞᱟᱹᱭᱟ ᱚᱱᱠᱟ ᱜᱮ ᱛᱟᱦᱮᱸ ᱠᱟᱱᱟ ᱛᱚ ᱟᱵᱚ ᱫᱚ ᱦᱤᱦᱤᱲᱤ ᱨᱮᱵᱚᱱ ᱛᱟᱦᱮᱸ ᱠᱟᱱ ᱚᱱᱟ ᱫᱚᱠᱚ ᱢᱮᱱᱟ ᱡᱮ ᱵᱚᱞᱮ ᱦᱤᱦᱤᱲᱤ ᱨᱮ ᱡᱟᱱᱟᱢ ᱯᱤᱯᱤᱲ ᱨᱮ ᱡᱟᱱᱟᱢ ᱡᱟᱱᱟᱢ ᱪᱟᱹᱭ ᱪᱟᱢᱯᱟ ᱫᱮᱥ ᱥᱮᱦᱚᱨ ᱫᱮᱥᱮ ᱢᱟᱱᱣᱟ ᱡᱚᱱᱚᱢ ᱢᱟᱫᱚᱥᱤ ᱵᱤᱰᱤᱨ ᱟᱹᱰᱤ ᱡᱟᱭ ᱟᱫᱚ ᱚᱱᱟ ᱦᱤᱦᱤᱲᱤ ᱠᱷᱚᱡ ᱪᱮᱫ ᱞᱮᱠᱟᱛᱮ ᱟᱵᱚ ᱵᱚᱱ ᱵᱟᱹᱭ ᱵᱟᱹᱭ ᱛᱮ ᱟᱵᱚ ᱚᱱᱟ ᱦᱤᱦᱤᱲᱤ ᱠᱷᱚᱡ ᱵᱚᱱ ᱦᱮᱡ ᱮᱱᱟ ᱛᱮᱦᱮᱧ ᱯᱤᱯᱤᱲᱤ ᱨᱮ ᱯᱤᱯᱤᱲᱤ ᱠᱷᱚᱡ ᱦᱚᱦᱚᱲᱚ ᱚᱱᱟ ᱫᱤᱥᱚᱢ ᱠᱷᱚᱡ ᱵᱚᱱ ᱦᱮᱡ ᱮᱱᱟ ᱵᱚᱢᱵᱚᱲᱚ ᱟᱨᱦᱚᱸ ᱚᱱᱟ ᱫᱤᱥᱚᱢ ᱠᱷᱚᱡ ᱵᱚᱱ ᱦᱮᱡ ᱮᱱᱟ ᱠᱚᱭᱰᱟ ᱫᱤᱥᱚᱢ ᱠᱚᱭᱞᱟ ᱫᱤᱥᱚᱢ ᱠᱷᱚᱱ ᱫᱚ ᱦᱟᱲᱟᱨᱟᱴᱟ ᱦᱟᱲᱟᱨᱟᱴᱟ ᱠᱷᱚᱱ ᱫᱚ ᱪᱟᱭ ᱫᱤᱥᱚᱢ ᱤᱭᱟᱹ ᱪᱟᱭ ᱫᱤᱥᱚᱢ ᱟᱨ ᱠᱚ ᱢᱮᱛᱟᱜ ᱠᱟᱱᱟ ᱠᱷᱚᱡᱽ ᱠᱟᱢᱟᱱ ᱫᱤᱥᱚᱢ ᱦᱚᱸ ᱚᱱᱟ ᱠᱚᱨᱮ ᱠᱟᱛᱷᱟ ᱠᱚ ᱪᱟᱨᱪᱟ ᱦᱚᱪᱚ ᱞᱮᱫ ᱛᱟᱦᱮᱸ ᱠᱟᱱᱟ ᱟᱵᱚᱨᱮᱱ ᱦᱟᱯᱲᱟᱢ ᱠᱚ ᱪᱟᱨᱪᱟ ᱦᱚᱪᱚ ᱞᱮᱫ ᱛᱟᱦᱮᱸ ᱠᱟᱱᱟ ᱛᱚ ᱪᱮᱫ ᱞᱮᱠᱟᱛᱮ ᱟᱵᱚ ᱵᱚᱱ ᱦᱮᱡ ᱮᱱᱟ ᱛᱚ ᱚᱱᱟ ᱨᱮᱭᱟᱜ ᱱᱟᱜᱟᱢ ᱜᱮ ᱛᱮᱦᱮᱧ ᱞᱟᱹᱭ ᱟᱸᱡᱚᱢ ᱵᱚᱱ ᱠᱟᱱᱟ ᱦᱤᱦᱤᱲᱤ ᱨᱮ ᱟᱵᱚᱣᱟᱜ ᱡᱟᱱᱟᱢ ᱟᱨ ᱚᱱᱟ ᱦᱤᱦᱤᱲᱤ ᱨᱮ ᱟᱹᱰᱤ ᱱᱟᱯᱟᱭ ᱜᱮ ᱵᱚᱞᱮ ᱵᱚᱱ ᱛᱟᱦᱮᱸ ᱠᱟᱱᱟ ᱚᱸᱰᱮ ᱫᱚ ᱫᱷᱚᱨᱚᱢ ᱠᱚᱨᱚᱢ ᱦᱚᱸ ᱛᱟᱦᱮᱸ ᱠᱟᱱᱟ ᱫᱷᱚᱨᱚᱢ ᱦᱚᱸ ᱛᱟᱦᱮᱸ ᱠᱟᱱᱟ ᱠᱚᱨᱚᱢ ᱦᱚᱸ ᱛᱟᱦᱮᱸ ᱠᱟᱱᱟ ᱱᱟᱯᱟᱭ ᱥᱩᱞᱩᱠ ᱛᱮᱵᱚᱱ ᱛᱟᱦᱮᱸ ᱠᱟᱱᱟ ᱩᱱ ᱡᱚᱠᱷᱟᱡ ᱜᱮ ᱵᱚᱞᱮ ᱟᱵᱚᱣᱟᱜ ᱫᱚ ᱦᱚᱴᱚᱜ ᱨᱮ ᱯᱚᱭᱛᱟ ᱦᱚᱸ ᱛᱟᱦᱮᱸ ᱠᱟᱱ ᱛᱟᱵᱚᱱᱟ ᱟᱨ ᱚᱱᱟ ᱦᱚᱴᱚᱜ ᱨᱮᱭᱟᱜ ᱯᱚᱭᱛᱟ ᱫᱚ ᱠᱟᱛᱮ ᱵᱚᱱ ᱨᱟᱪᱟ ᱛᱚᱯᱟᱜ ᱜᱤᱰᱤ ᱠᱮᱫᱟ ᱱᱤᱛ ᱫᱚ ᱦᱟᱱᱟ ᱟᱹᱰᱤ ᱟᱭᱢᱟ ᱦᱚᱲᱟᱜ ᱜᱮ ᱚᱱᱟ ᱦᱚᱴᱚᱜ ᱯᱚᱭᱛᱟ ᱫᱚ ᱵᱟᱝ ᱧᱮᱞᱚᱜ ᱠᱟᱱᱟ ᱟᱨ ᱚᱱᱟ ᱜᱚᱞᱟ ᱠᱚ ᱥᱚ ᱵᱷᱮᱲᱟ ᱡᱟ ᱫᱤᱥᱚᱢ ᱪᱟᱢᱟ ᱨᱟᱡᱟ ᱫᱤᱥᱚᱢ ᱨᱮ ᱥᱮᱱ ᱠᱟᱛᱮ ᱜᱮ ᱵᱟᱝ ᱵᱚᱞᱮ ᱚᱱᱟ ᱦᱚᱴᱚᱜ ᱨᱮ ᱯᱚᱭᱛᱟ ᱫᱚ ᱟᱵᱚ ᱫᱚᱵᱚᱱ ᱨᱟᱪᱟ ᱛᱚᱯᱟ ᱜᱤᱰᱤ ᱟᱠᱟᱫᱟ ᱛᱚ ᱱᱤᱛ ᱤᱱᱟᱹ ᱠᱷᱚᱱ ᱜᱮ ᱟᱵᱚᱣᱟᱜ ᱫᱚ ᱫᱷᱚᱨᱚᱢ ᱟᱨ ᱠᱚᱨᱚᱢ ᱫᱚ ᱱᱟᱥᱟᱣ ᱟᱠᱟᱱ ᱛᱟᱵᱚᱱᱟ ᱚᱱᱠᱟ ᱠᱚ ᱞᱟᱹᱭᱟ ᱟᱫᱚ ᱟᱵᱚ ᱡᱮ ᱚᱱᱟ ᱦᱤᱦᱤᱲᱤ ᱨᱮᱵᱚᱱ ᱛᱟᱦᱮᱸ ᱠᱟᱱ ᱦᱤᱦᱤᱲᱤ ᱨᱮ ᱛᱟᱦᱮᱸ ᱛᱟᱦᱮᱸ ᱛᱮ ᱚᱸᱰᱮ ᱛᱟᱦᱮᱸ ᱛᱟᱦᱮᱸ ᱛᱮ ᱟᱵᱚ ᱫᱚ ᱜᱤᱱ ᱠᱮᱫ ᱜᱷᱟᱛᱨᱟ ᱠᱮᱫ ᱠᱮᱫᱟ ᱵᱚᱱ ᱟᱨ ᱦᱮᱲᱦᱮᱫ ᱠᱮᱫ ᱢᱟᱨᱪᱟ ᱠᱮᱫᱟ ᱵᱚᱱ ᱢᱤᱫ ᱵᱤᱛᱟᱹ ᱞᱟᱡ ᱞᱟᱹᱜᱤᱫ ᱥᱩᱛᱩᱜ ᱥᱩᱢᱩᱝ ᱡᱤᱣᱤ ᱞᱟᱹᱜᱤᱫ ᱟᱨ ᱚᱱᱟ ᱥᱩᱛᱩᱜ ᱥᱩᱢᱩᱝ ᱢᱚᱱᱮ ᱡᱤᱣᱤ ᱨᱮᱭᱟᱜ ᱛᱷᱚᱞ ᱜᱮ ᱠᱟᱛᱷᱟᱡ ᱵᱟᱝ ᱚᱱᱠᱟ ᱞᱮᱠᱟᱛᱮ ᱚᱠᱚᱭ ᱠᱚ ᱛᱟᱦᱮ ᱢᱚᱡᱽ ᱠᱚ ᱵᱩᱡᱷᱟᱹᱣ ᱠᱮᱫ ᱱᱟᱯᱟᱭ ᱠᱚ ᱵᱩᱡᱷᱟᱹᱣ ᱠᱮᱫ ᱩᱱᱠᱩ ᱫᱚ ᱚᱱᱟ ᱦᱤᱦᱤᱲᱤ ᱨᱮᱜᱮ ᱠᱚ ᱛᱟᱦᱮᱸᱭᱮᱱᱟ ᱟᱨ ᱮᱸᱰᱮ ᱠᱷᱚᱡ ᱚᱠᱚᱭ ᱱᱟᱯᱟᱭ ᱵᱟᱠᱚ ᱵᱩᱡᱷᱟᱹᱣ ᱞᱮ ᱚᱸᱰᱮ ᱠᱚ ᱢᱮᱱᱟ ᱡᱮ ᱱᱚᱣᱟ ᱢᱚᱱᱮ ᱡᱤᱣᱤ ᱨᱮᱭᱟᱜ ᱛᱷᱚᱞ ᱜᱮ ᱵᱟᱝ ᱛᱟᱦᱮᱸ ᱞᱮᱱᱛᱮ ᱞᱩᱢᱟᱹᱝ ᱞᱮᱠᱟ ᱡᱟᱦᱟᱸᱭ ᱠᱚ ᱛᱤᱡᱩ ᱞᱮᱠᱟ ᱡᱟᱦᱟᱸᱭ ᱠᱚ ᱰᱩᱸᱰᱟᱹᱝ ᱮᱱ ᱩᱱᱠᱩ ᱫᱚ ᱚᱸᱰᱮ ᱠᱷᱚᱡ ᱯᱤᱯᱤᱲᱤ ᱛᱮᱠᱚ ᱦᱮᱡ ᱮᱱᱟ ᱯᱤᱯᱤᱞᱤ ᱨᱮᱦᱚᱸ ᱛᱟᱦᱮᱸ ᱛᱟᱦᱮᱸ ᱛᱮ ᱚᱸᱰᱮ ᱚᱠᱚᱭ ᱱᱟᱯᱟᱭ ᱠᱚ ᱵᱩᱡᱷᱟᱹᱣ ᱠᱮᱫ ᱢᱚᱡᱽ ᱠᱚ ᱵᱩᱡᱷᱟᱹᱣ ᱠᱮᱫ ᱦᱮᱸ ᱥᱩᱠ ᱠᱚ ᱟᱹᱭᱠᱟᱹᱣ ᱠᱮᱫ ᱩᱱᱠᱩ ᱫᱚ ᱚᱱᱟ ᱯᱤᱯᱤᱞᱤ ᱨᱮᱜᱮ ᱠᱚ ᱛᱟᱦᱮᱸᱭᱮᱱᱟ ᱦᱮᱸ ᱯᱤᱯᱤᱞᱤ ᱨᱮ ᱟᱨ ᱚᱠᱚᱭ ᱱᱟᱯᱟᱭ ᱵᱟᱠᱚ ᱵᱩᱡᱷᱟᱹᱣ ᱞᱮᱫ ᱩᱱᱠᱩ ᱫᱚ ᱚᱸᱰᱮ ᱠᱷᱚᱱ ᱛᱤᱡᱩ ᱞᱮᱠᱟ ᱴᱩᱰᱟᱹᱝ ᱠᱟᱛᱮ ᱟᱨᱦᱚᱸ ᱫᱤᱥᱚᱢ ᱪᱟᱨᱪᱟᱣ ᱠᱚ ᱮᱦᱚᱵ ᱮᱱᱟ ᱜᱤᱱ ᱠᱮᱫᱟ ᱠᱚ ᱠᱷᱟᱛᱨᱟ ᱠᱮᱫᱟ ᱠᱚ ᱦᱮᱲᱦᱮᱫ ᱠᱮᱫ ᱠᱮᱫᱟ ᱦᱮᱲᱦᱮᱫ ᱠᱮᱫ ᱢᱚᱨᱪᱟ ᱠᱮᱫᱟ ᱠᱚ ᱢᱤᱫ ᱵᱤᱛᱟᱹ ᱞᱟᱡ ᱞᱟᱹᱜᱤᱫ ᱛᱮ ᱟᱨ ᱥᱩᱛᱩᱜ ᱥᱩᱢᱩᱝ ᱡᱤᱣᱤ ᱞᱟᱹᱜᱤᱫ ᱛᱮ ᱩᱱᱠᱩ ᱫᱚ ᱚᱸᱰᱮ ᱠᱷᱚᱱ ᱦᱚᱦᱚᱲᱟ ᱫᱤᱥᱚᱢ ᱠᱚ ᱦᱮᱡ ᱮᱱᱟ ᱟᱫᱚ ᱦᱚᱦᱚᱲᱟ ᱫᱤᱥᱚᱢ ᱨᱮᱦᱚᱸ ᱚᱸᱰᱮ ᱛᱟᱦᱮᱸ ᱛᱟᱦᱮᱸ ᱛᱮ ᱠᱟᱛᱷᱟᱭ ᱨᱮᱦᱮ ᱨᱮᱦᱮ ᱠᱩᱴᱩ ᱠᱩᱴᱩ ᱠᱚ ᱛᱟᱦᱮᱱᱟ ᱚᱱᱟ ᱨᱮᱦᱮ ᱨᱮᱦᱮ ᱠᱩᱴᱩ ᱠᱩᱴᱩ ᱦᱮ ᱨᱩᱣᱟᱹ ᱦᱟᱹᱥᱩ ᱫᱩᱠ ᱡᱟᱞᱟᱛᱮ ᱚᱸᱰᱮ ᱠᱷᱚᱡ ᱚᱠᱚᱭ ᱫᱚ ᱱᱟᱯᱟᱭ ᱠᱚ ᱛᱟᱦᱮᱸᱭᱮᱱ ᱩᱱᱠᱩ ᱫᱚ ᱚᱸᱰᱮ ᱜᱮ ᱞᱩᱢᱟᱹᱝ ᱞᱮᱠᱟ ᱠᱚ ᱛᱚᱞ ᱛᱟᱦᱮᱸᱭᱮᱱᱟ ᱟᱨ ᱚᱠᱚᱭ ᱫᱚ ᱨᱮᱦᱮ ᱨᱮᱦᱮ ᱠᱩᱴᱩ ᱠᱩᱴᱩ ᱩᱱᱠᱩ ᱫᱚ ᱟᱨᱦᱚᱸ ᱛᱤᱡᱩ ᱞᱮᱠᱟ ᱴᱩᱸᱰᱟᱹᱝ ᱠᱟᱛᱮ ᱟᱨᱦᱚᱸ ᱫᱤᱥᱚᱢ ᱪᱟᱨᱪᱟᱣ ᱠᱚ ᱮᱦᱚᱵ ᱮᱱᱟ ᱜᱷᱤᱱ ᱠᱮᱫᱟ ᱠᱚ ᱜᱟᱛᱨᱟ ᱠᱮᱫᱟ ᱠᱚ ᱦᱮᱸ ᱦᱮᱲᱦᱮᱫ ᱢᱚᱨᱪᱟ ᱠᱮᱫᱟ ᱠᱚ ᱢᱤᱫ ᱵᱤᱛᱟᱹ ᱞᱟᱡ ᱞᱟᱹᱜᱤᱫ ᱟᱨ ᱥᱩᱛᱩᱜ ᱥᱩᱢᱩᱝ ᱡᱤᱣᱤ ᱞᱟᱹᱜᱤᱫ ᱛᱮ ᱚᱸᱰᱮ ᱠᱷᱚᱱ ᱵᱩᱢᱵᱩᱲ ᱠᱚ ᱥᱮᱱ ᱞᱟᱦᱟ ᱤᱫᱤᱭᱮᱱᱟ ᱵᱩᱢᱵᱩᱲ ᱦᱚᱲ ᱠᱚ ᱛᱟᱦᱮᱸ ᱛᱟᱦᱮᱸ ᱛᱮ ᱚᱸᱰᱮ ᱦᱚᱸ ᱥᱩᱠ ᱵᱟᱠᱚ ᱟᱹᱭᱠᱟᱹᱣ ᱞᱮᱫᱟ ᱨᱮᱦᱮ ᱨᱮᱦᱮ ᱠᱩᱴᱩ ᱠᱩᱴᱩ ᱜᱮ ᱵᱚᱞᱮ ᱦᱮᱸ ᱟᱨ ᱤᱱᱟᱹ ᱛᱟᱞᱟᱨᱮ ᱚᱠᱚᱭ ᱢᱚᱡᱽ ᱠᱚ ᱛᱟᱦᱮᱸᱭᱮᱱ ᱩᱱᱠᱩ ᱫᱚ ᱚᱸᱰᱮ ᱜᱮ ᱦᱮᱸ ᱪᱟᱥ ᱟᱵᱟᱫ ᱠᱚ ᱫᱷᱩᱨᱟᱹᱣ ᱮᱱᱟ ᱟᱨ ᱪᱟᱥ ᱟᱵᱟᱫ ᱠᱚ ᱫᱷᱩᱨᱟᱹᱣ ᱫᱷᱩᱨᱟᱹᱣ ᱮᱱᱟ ᱩᱱᱠᱩ ᱫᱚ ᱞᱩᱢᱩᱝ ᱞᱮᱠᱟ ᱚᱸᱰᱮ ᱠᱚ ᱛᱚᱞ ᱛᱟᱦᱮᱸᱭᱮᱱᱟ ᱟᱨ ᱚᱠᱚᱭ ᱠᱚ ᱢᱚᱡᱽ ᱵᱟᱠᱚ ᱟᱹᱭᱠᱟᱹᱣ ᱞᱮᱫ ᱨᱮᱦᱮ ᱨᱮᱦᱮ ᱠᱩᱴᱩ ᱠᱩᱴᱩ ᱩᱱᱠᱩ ᱫᱚ ᱚᱱᱟ ᱵᱩᱢᱵᱩᱲᱩ ᱠᱷᱚᱱ ᱩᱱᱠᱩ ᱫᱚ ᱠᱚᱭᱰᱟ ᱫᱤᱥᱚᱢ ᱥᱮ ᱟᱨ ᱠᱚ ᱢᱚᱰᱷᱟ ᱞᱟᱦᱟ ᱪᱟᱞᱟᱣ ᱤᱫᱤ ᱪᱟᱞᱟᱣ ᱤᱫᱤᱭᱮᱱᱟ ᱚᱱᱟ ᱠᱚᱭᱰᱟ ᱫᱤᱥᱚᱢ ᱨᱮ ᱥᱮᱱ ᱠᱟᱛᱮ ᱦᱚᱸ ᱠᱟᱛᱷᱟᱭ ᱚᱠᱚᱭ ᱠᱚ ᱱᱟᱯᱟᱭ ᱠᱚ ᱛᱟᱦᱮᱸᱭᱮᱱ ᱩᱱᱠᱩ ᱫᱚ ᱞᱩᱢᱩᱝ ᱞᱮᱠᱟ ᱩᱱᱠᱩ ᱫᱚᱠᱚ ᱛᱚᱞ ᱛᱟᱦᱮᱸᱭᱮᱱᱟ ᱟᱨ ᱚᱠᱚᱭ ᱨᱮᱦᱮ ᱨᱮᱦᱮ ᱜᱩᱴᱩ ᱜᱩᱴᱩ ᱦᱮᱸ ᱮᱱᱛᱮ ᱨᱩᱣᱟᱹ ᱦᱟᱹᱥᱩ ᱮᱢᱟᱱ ᱠᱚ ᱪᱮᱫ ᱠᱚᱪᱚᱝ ᱢᱚᱡᱽ ᱵᱟᱠᱚ ᱟᱹᱭᱠᱟᱹᱣ ᱞᱮᱫ ᱛᱮ ᱩᱱᱠᱩ ᱫᱚ ᱩᱱᱠᱩ ᱫᱚ ᱜᱤᱨ ᱠᱮᱫᱟ ᱠᱚ ᱜᱷᱟᱛᱨᱟ ᱠᱮᱫᱟ ᱠᱚ ᱦᱮᱲᱦᱮᱫ ᱢᱚᱨᱪᱟ ᱠᱮᱫᱟ ᱠᱚ ᱟᱨ ᱢᱤᱫ ᱵᱤᱛᱟᱹ ᱞᱟᱡ ᱞᱟᱹᱜᱤᱫ ᱥᱩᱛᱩᱜ ᱥᱩᱢᱩᱝ ᱢᱚᱱᱮ ᱡᱤᱣᱤ ᱨᱮᱭᱟᱜ ᱛᱷᱚᱞ ᱵᱟᱝ ᱠᱷᱟᱹᱛᱤᱨ ᱛᱮ ᱩᱱᱠᱩ ᱫᱚ ᱚᱱᱟ ᱠᱚᱭᱰᱟ ᱫᱤᱥᱚᱢ ᱠᱷᱚᱱ ᱦᱚᱸ ᱦᱟᱲᱟ ᱰᱟᱴᱟ ᱫᱤᱥᱚᱢ ᱥᱮᱡ ᱩᱱᱠᱩ ᱫᱚᱠᱚ ᱞᱟᱦᱟ ᱤᱫᱤᱭᱮᱱᱟ ᱦᱟᱲᱟ ᱦᱟᱰᱟᱴᱟ ᱚᱸᱰᱮ ᱦᱚᱸ ᱱᱟᱯᱟᱭ ᱵᱟᱠᱚ ᱵᱩᱡᱷᱟᱹᱣ ᱞᱮᱫ ᱛᱮ ᱚᱱᱟ ᱦᱟᱲᱟ ᱰᱟᱴᱟ ᱫᱤᱥᱚᱢ ᱠᱷᱚᱱ ᱩᱱᱠᱩ ᱫᱚ ᱠᱷᱚᱡᱽ ᱠᱟᱢᱟᱱ ᱛᱮ ᱟᱨᱦᱚᱸ ᱠᱚ ᱞᱟᱦᱟ ᱤᱫᱤᱭᱮᱱᱟ ᱠᱷᱚᱡᱽ ᱠᱟᱢᱟᱱ ᱚᱸᱰᱮ ᱛᱟᱦᱮᱸ ᱛᱟᱦᱮᱸ ᱛᱮ ᱚᱠᱚᱭ ᱠᱚ ᱱᱟᱯᱟᱭ ᱠᱚ ᱵᱩᱡᱷᱟᱹᱣ ᱠᱮᱫ ᱩᱱᱠᱩ ᱫᱚ ᱞᱩᱢᱟᱹᱝ ᱞᱮᱠᱟ ᱚᱸᱰᱮ ᱠᱚ ᱛᱚᱞ ᱛᱟᱦᱮᱸᱭᱮᱱᱟ ᱟᱨ ᱚᱠᱚᱭ ᱱᱟᱯᱟᱭ ᱵᱟᱠᱚ ᱵᱩᱡᱷᱟᱹᱣ ᱞᱮᱫ ᱦᱮᱸ ᱥᱩᱠ ᱵᱟᱠᱚ ᱟᱹᱭᱠᱟᱹᱣ ᱞᱮᱫ ᱩᱱᱠᱩ ᱫᱚ ᱚᱱᱟ ᱠᱷᱚᱡᱽ ᱠᱟᱢᱟᱱ ᱠᱷᱚᱱ ᱪᱟᱭ ᱫᱤᱥᱚᱢ ᱥᱮᱫ ᱠᱚ ᱞᱟᱦᱟ ᱤᱫᱤᱭᱮᱱᱟ ᱱᱚᱝᱠᱟ ᱞᱮᱠᱟᱛᱮ ᱪᱟᱭ ᱫᱤᱥᱚᱢ ᱠᱚ ᱞᱟᱦᱟ ᱤᱫᱤᱭᱮᱱᱟ ᱱᱚᱝᱠᱟ ᱞᱮᱠᱟᱛᱮ ᱟᱴᱴᱤ ᱫᱤᱥᱚᱢ ᱠᱚ ᱨᱮᱠᱚ ᱫᱟᱬᱟ ᱯᱩᱨᱟᱹᱣ ᱠᱮᱫᱟ ᱛᱚ ᱱᱚᱜᱼᱚᱭ ᱡᱮ ᱟᱴᱴᱤ ᱫᱤᱥᱚᱢ ᱠᱚ ᱫᱟᱬᱟ ᱯᱩᱨᱟᱹᱣ ᱠᱮᱫ ᱟᱫᱚ ᱚᱱᱟ ᱪᱟᱭ ᱫᱤᱥᱚᱢ ᱨᱮᱫᱚ ᱵᱚᱞᱮ ᱟᱫᱚ ᱠᱚ ᱜᱤᱨᱟᱹᱵᱟᱹᱥᱤᱭᱮᱱᱟ ᱚᱸᱰᱮ ᱫᱚ ᱥᱟᱨ ᱠᱮᱫᱟ ᱠᱚ ᱥᱟᱹᱜᱩᱱ ᱠᱮᱫᱟ ᱠᱚ ᱵᱟᱦᱟ ᱛᱚᱣᱟ ᱠᱚ ᱯᱩᱡᱟᱹ ᱠᱮᱫᱟ ᱵᱤᱨ ᱵᱩᱨᱩ ᱠᱚ ᱥᱟᱹᱵᱩᱫ ᱠᱮᱫᱟ ᱠᱩᱰᱤ ᱴᱟᱺᱰᱤ ᱠᱚ ᱨᱟᱹᱯᱩᱫ ᱠᱮᱫᱟ ᱜᱟᱹᱭ ᱠᱟᱰᱟ ᱠᱚ ᱦᱟᱨᱟ ᱠᱮᱫ ᱠᱚᱣᱟ ᱢᱮᱨᱚᱢ ᱵᱷᱤᱰᱤ ᱠᱚ ᱟᱹᱥᱩᱞ ᱠᱮᱫ ᱠᱚᱣᱟ ᱟᱱᱮᱡ ᱫᱷᱟᱱᱮᱡ ᱠᱚ ᱫᱷᱚᱱ ᱠᱮᱫᱟ ᱨᱟᱱᱮ ᱵᱷᱟᱱᱮ ᱠᱚ ᱛᱟᱦᱮᱸ ᱠᱟᱱᱟ ᱛᱮ ᱱᱚᱝᱠᱟ ᱟᱞᱮ ᱫᱷᱟᱱᱮ ᱨᱟᱞᱮ ᱵᱷᱟᱱᱮ ᱛᱟᱦᱮᱸ ᱛᱟᱦᱮᱸ ᱛᱟᱦᱮᱸ ᱛᱮ ᱜᱤᱨᱟᱹ ᱵᱟᱹᱥᱤᱭᱮᱱᱟ ᱠᱚ ᱟᱹᱰᱤ ᱟᱭᱢᱟ ᱥᱮᱨᱢᱟ ᱚᱸᱰᱮ ᱚᱸᱰᱮ ᱠᱚ ᱛᱟᱦᱮᱸᱭᱮᱱᱟ ᱩᱱᱠᱟ ᱜᱤᱨᱟᱹ ᱵᱟᱹᱥᱤ ᱠᱟᱛᱮ ᱟᱫᱚ ᱚᱸᱰᱮ ᱠᱟᱛᱷᱟ ᱠᱚᱭᱰᱟ ᱫᱤᱥ ᱚᱱᱟ ᱪᱮᱫ ᱠᱚ ᱢᱮᱛᱟᱜ ᱠᱟᱱᱟ ᱡᱮ ᱚᱱᱟ ᱪᱟᱭ ᱪᱟᱯᱟ ᱜᱟᱲ ᱠᱚ ᱵᱮᱱᱟᱣ ᱠᱮᱫᱟ ᱟᱫᱚ ᱚᱱᱮᱧ ᱢᱮᱱᱮᱫ ᱠᱟᱱ ᱛᱟᱦᱮᱱ ᱡᱮ ᱵᱚᱢᱵᱩᱲᱳ ᱫᱤᱥᱚᱢ ᱚᱱᱟ ᱵᱚᱢᱵᱩᱲᱳ ᱫᱤᱥᱚᱢ ᱨᱮᱜᱮ ᱵᱚᱞᱮ ᱠᱚ ᱞᱟᱹᱭᱟ ᱟᱨᱦᱚᱸ ᱛᱩᱲᱤ ᱜᱷᱚᱨ ᱯᱩᱠᱷᱨᱤ ᱵᱟᱦᱟ ᱜᱷᱚᱨ ᱵᱟᱸᱫᱮᱞᱟᱭ ᱫᱚ ᱛᱟᱦᱮᱸ ᱠᱟᱱᱟ ᱛᱩᱲᱤ ᱜᱷᱚᱨ ᱯᱩᱠᱷᱨᱤ ᱵᱟᱦᱟ ᱜᱷᱚᱨ ᱵᱟᱸᱫᱮᱞᱟᱭ ᱟᱨ ᱚᱱᱟ ᱛᱩᱲᱤ ᱜᱷᱚᱨ ᱯᱩᱠᱷᱨᱤ ᱵᱟᱦᱟ ᱜᱷᱚᱨ ᱵᱟᱸᱫᱮᱞᱟᱭ ᱴᱷᱮᱱ ᱜᱮ ᱥᱟᱥᱟᱝ ᱵᱮᱰᱟ ᱫᱚ ᱛᱟᱦᱮᱸ ᱠᱟᱱᱟ ᱟᱨ ᱚᱱᱟ ᱥᱟᱥᱟᱝ ᱵᱮᱰᱟ ᱨᱮᱜᱮ ᱵᱚᱞᱮ ᱯᱤᱞᱪᱩ ᱦᱟᱲᱟᱢ ᱯᱤᱞᱪᱩ ᱵᱩᱰᱷᱤ ᱫᱚ ᱠᱟᱛᱷᱟᱡ ᱠᱚ ᱡᱟᱹᱛᱤ ᱞᱮᱫ ᱠᱤᱱᱟ ᱟᱨ ᱚᱱᱟ ᱛᱩᱲᱤ ᱜᱷᱚᱨ ᱯᱩᱠᱷᱨᱤ ᱵᱟᱦᱟ ᱵᱟᱫᱮᱞᱟᱭ ᱦᱮ ᱚᱸᱰᱮ ᱠᱚ ᱡᱟᱹᱛᱤ ᱞᱮᱫ ᱠᱤᱱᱟ ᱟᱫᱚ ᱩᱱᱠᱤᱱ ᱯᱤᱞᱪᱩ ᱦᱟᱲᱟᱢ ᱯᱤᱞᱪᱩ ᱵᱩᱰᱷᱤ ᱫᱚ ᱩᱱᱠᱤᱱ ᱫᱚ ᱚᱱᱟ ᱚᱱᱟ ᱵᱚᱝᱜᱚᱞ ᱫᱤᱥᱚᱢ ᱚᱨᱛᱷᱟᱛ ᱡᱟᱦᱟᱸ ᱠᱚ ᱢᱮᱛᱟᱜ ᱠᱟᱱ ᱡᱮ ᱵᱚᱞᱮ ᱥᱟᱥᱟᱝ ᱵᱮᱰᱟ ᱫᱚ ᱚᱱᱟ ᱥᱟᱥᱟᱝ ᱵᱮᱲᱟ ᱚᱱᱟ ᱠᱚ ᱫᱤᱥᱚᱢ ᱫᱚ ᱱᱚᱜᱼᱚᱭ ᱡᱮ ᱥᱟᱛ ᱟᱴᱴᱤ ᱫᱤᱥᱚᱢ ᱚᱱᱟ ᱠᱚ ᱫᱤᱥᱚᱢ ᱫᱚ ᱮᱠᱮᱱ ᱦᱤᱢᱟᱞᱚᱭ ᱵᱩᱨᱩ ᱟᱲᱮ ᱛᱮᱜᱮ ᱚᱱᱟ ᱫᱚ ᱛᱟᱦᱮᱸ ᱠᱟᱱᱟ ᱵᱟᱲᱟᱭᱚᱜ ᱠᱟᱱᱟ ᱚᱱᱠᱟ ᱠᱚ ᱞᱟᱹᱭᱟ ᱛᱚ ᱟᱵᱚ ᱫᱚ ᱚᱱᱟᱛᱮ ᱥᱮᱫᱟᱭ ᱠᱷᱮᱲᱣᱟᱲ ᱵᱚᱝᱥᱚ ᱠᱟᱹᱞᱤᱭᱟᱹ ᱥᱚᱱᱟ ᱠᱟᱱᱟ ᱵᱚᱱ ᱡᱮ ᱠᱷᱮᱲᱣᱟᱲ ᱵᱚᱝᱥᱚ ᱠᱟᱹᱞᱤᱭᱟᱹ ᱥᱚᱱᱟ ᱡᱟᱦᱟᱸᱭ ᱫᱚ ᱠᱷᱮᱲᱣᱟ ᱠᱚ ᱠᱷᱮᱲᱣᱟᱲ ᱠᱚ ᱢᱮᱛᱟᱣᱟᱭ ᱠᱟᱱ ᱟᱨ ᱠᱟᱹᱞᱤᱭᱟᱹ ᱠᱚ ᱢᱮᱛᱟᱣᱟᱭ ᱠᱟᱱ ᱩᱱᱠᱤᱱ ᱜᱮ ᱟᱵᱚᱨᱮᱱ ᱫᱚ ᱯᱤᱞᱪᱩ ᱦᱟᱲᱟᱢ ᱯᱤᱞᱪᱩ ᱵᱩᱲᱦᱤ ᱠᱟᱱᱟ ᱠᱤᱱ ᱟᱨ ᱩᱱᱠᱤᱱ ᱜᱮ ᱟᱵᱚᱨᱮᱱ ᱫᱚ ᱜᱚᱜᱚ ᱟᱨ ᱵᱟᱵᱟ ᱩᱱᱠᱤᱱ ᱫᱚ ᱟᱵᱚᱨᱮᱱ ᱟᱫᱤ ᱯᱩᱨᱩᱥ ᱟᱫᱤ ᱯᱤᱛᱟ ᱢᱟᱛᱟ ᱠᱟᱱᱟ ᱠᱤᱱ ᱦᱩᱸ ᱩᱱᱠᱤᱱ ᱜᱮ ᱟᱨᱦᱚᱸ ᱠᱟᱛᱷᱟᱭ ᱠᱚ ᱞᱟᱹᱭᱟ ᱩᱱᱠᱤᱱ ᱜᱮ ᱟᱵᱚᱨᱮᱱ ᱩᱱᱤ ᱠᱟᱹᱞᱤᱭᱟᱹ ᱠᱟᱱ ᱜᱮᱭᱟᱭ ᱡᱟᱦᱮᱨ ᱜᱚᱜᱚ ᱫᱚ ᱟᱨ ᱩᱱᱤ ᱡᱟᱦᱟᱸᱭ ᱢᱟᱹᱡᱷᱤ ᱵᱚᱸᱜᱟ ᱢᱮᱱᱟᱭ ᱩᱱᱤ ᱫᱚ ᱯᱟᱞᱮ ᱟᱵᱚᱨᱮᱱ ᱯᱤᱞᱪᱩ ᱵᱟᱵᱟ ᱠᱟᱱᱟᱭ ᱚᱱᱠᱟ ᱞᱮᱠᱟᱛᱮ ᱡᱟᱦᱟᱸᱭ ᱱᱚᱣᱟ ᱠᱚ ᱞᱟᱹᱭ ᱛᱮᱠᱚ ᱜᱚᱵᱮᱥᱚᱱᱟᱭᱮᱫ ᱠᱟᱱ ᱩᱱᱠᱩ ᱴᱷᱮᱱ ᱠᱷᱚᱱ ᱚᱱᱟ ᱠᱚ ᱠᱟᱛᱷᱟ ᱵᱟᱲᱟᱭ ᱧᱟᱢᱚᱜᱚᱜ ᱠᱟᱱᱟ ᱛᱚ ᱛᱮᱦᱮᱧ ᱡᱮ ᱚᱸᱰᱮ ᱵᱚᱱ ᱢᱮᱱᱟ ᱡᱮ ᱚᱱᱟ ᱪᱟᱭ ᱫᱤᱥᱚᱢ ᱨᱮᱜᱮ ᱪᱟᱢᱯᱟ ᱜᱟᱲ ᱫᱚᱠᱚ ᱵᱮᱱᱟᱣ ᱞᱮᱫ ᱛᱟᱦᱮᱸ ᱠᱟᱱᱟ ᱟᱨ ᱚᱱᱟ ᱪᱟᱢᱯᱟ ᱜᱟᱲ ᱨᱮᱫᱚ ᱪᱟᱢᱯᱟ ᱜᱟᱲ ᱠᱚ ᱵᱮᱱᱟᱣ ᱞᱮᱫᱟ ᱵᱮᱱᱟᱣ ᱠᱮᱫᱟ ᱟᱨ ᱚᱱᱟ ᱪᱟᱭ ᱫᱤᱥᱚᱢ ᱨᱮᱜᱮ ᱢᱤᱫᱴᱮᱱ ᱨᱟᱡᱟ ᱠᱚ ᱵᱟᱦᱟᱞ ᱠᱮᱫᱮᱭᱟ ᱟᱫᱚ ᱩᱱᱤ ᱨᱟᱡᱟ ᱠᱚ ᱵᱮᱱᱟᱣ ᱠᱮᱫᱮᱭᱟ ᱩᱱᱤ ᱨᱟᱡᱟ ᱧᱩᱛᱩᱢ ᱫᱚ ᱦᱩᱭᱩᱜ ᱠᱟᱱᱟ ᱫᱷᱟᱲᱟᱯ ᱱᱟᱨᱟᱭᱚᱱ ᱟᱫᱚ ᱱᱚᱝᱠᱟ ᱜᱮ ᱮᱦᱚᱵ ᱠᱷᱚᱡ ᱢᱩᱪᱟᱹᱫ ᱦᱟᱹᱵᱤᱡ ᱱᱚᱣᱟ ᱵᱷᱤᱰᱤᱭᱳ ᱯᱮ ᱧᱮᱞ ᱛᱟᱵᱚᱱᱟ ᱛᱟᱦᱞᱮ ᱠᱷᱟᱡ ᱟᱹᱰᱤ ᱱᱟᱯᱟᱭ ᱛᱮᱯᱮ ᱵᱩᱡᱷᱟᱹᱣ ᱛᱟᱵᱚᱱᱟ ᱦᱮᱸ ᱚᱱᱟ ᱞᱟᱹᱜᱤᱫ ᱤᱧ ᱱᱮᱦᱚᱨ ᱟᱵᱚᱱ ᱠᱟᱱᱟ ᱡᱮ ᱵᱚᱞᱮ ᱩᱱᱤ ᱫᱷᱟᱲᱟᱯ ᱱᱟᱨᱟᱭᱚᱱ ᱨᱟᱡᱟ ᱠᱚ ᱵᱮᱱᱟᱣ ᱠᱮᱫᱮᱭᱟ ᱟᱨ ᱩᱱᱤ ᱨᱮᱱ ᱢᱤᱫᱴᱮᱱ ᱜᱩᱛᱤᱭᱟᱹ ᱫᱚᱭ ᱛᱟᱦᱮᱸ ᱠᱟᱱᱟ ᱢᱟᱫᱷᱣᱟ ᱯᱟᱨᱜᱟᱱᱟ ᱟᱫᱚ ᱩᱱᱤ ᱢᱚᱫᱷᱣᱟ ᱯᱟᱨᱜᱟᱱᱟ ᱫᱚ ᱯᱩᱨᱩᱪᱷᱩᱱ ᱨᱮᱭᱟᱜ ᱮ ᱠᱟᱹᱢᱤᱭᱮᱫ ᱠᱟᱱ ᱛᱟᱦᱮᱱᱟ ᱜᱷᱟᱴ ᱨᱮ ᱚᱱᱮ ᱡᱮ ᱛᱮᱞᱠᱩᱯᱤ ᱵᱟᱹᱨᱱᱤ ᱜᱷᱟᱴ ᱨᱮ ᱡᱟᱦᱟᱸ ᱡᱟᱝ ᱵᱟᱦᱟ ᱠᱚ ᱤᱫᱤᱭᱟ ᱦᱮᱸ ᱚᱱᱟ ᱡᱟᱝ ᱵᱟᱦᱟ ᱨᱮᱭᱟᱜ ᱯᱩᱨᱩᱪᱷᱩᱱ ᱠᱟᱹᱢᱤ ᱩᱱᱤ ᱜᱷᱟᱴ ᱯᱟᱨᱜᱟᱱᱟ ᱨᱮᱭ ᱠᱟᱹᱢᱤᱭᱮᱫ ᱠᱟᱱ ᱛᱟᱦᱮᱸ ᱠᱟᱱᱟ ᱟᱫᱚ ᱩᱱᱤ ᱨᱮᱱ ᱵᱟᱨᱭᱟ ᱦᱚᱯᱚᱱ ᱠᱚᱲᱟ ᱠᱤᱱ ᱛᱟᱦᱮᱸ ᱠᱟᱱᱟ ᱥᱩᱨᱡᱚᱱ ᱟᱨ ᱫᱩᱨᱡᱚᱱ ᱠᱚ ᱢᱮᱛᱟ ᱠᱤᱱ ᱠᱟᱱᱟ ᱩᱱᱠᱤᱱ ᱥᱩᱨᱡᱚᱱ ᱟᱨ ᱫᱩᱨᱡᱚᱱ ᱫᱚ ᱟᱹᱰᱤ ᱪᱟᱞᱟᱠ ᱦᱩᱥᱤᱭᱟᱹᱨ ᱠᱤᱱ ᱛᱟᱦᱮᱸ ᱠᱟᱱᱟ ᱵᱩᱫ ᱟᱹᱠᱤᱞ ᱥᱮᱫ ᱦᱚᱸ ᱟᱹᱰᱤ ᱥᱮᱬᱟ ᱜᱮ ᱛᱟᱦᱮᱸ ᱠᱟᱱᱟ ᱚᱱᱠᱟ ᱞᱮᱠᱟᱛᱮ ᱡᱮ ᱩᱱᱤ ᱡᱮ ᱩᱱᱤ ᱡᱟᱦᱟᱸᱭ ᱢᱮᱛᱟᱢ ᱢᱮᱛᱟᱜ ᱢᱮ ᱩᱱᱤ ᱡᱮ ᱫᱟᱲᱟᱵ ᱱᱟᱨᱟᱭᱚᱱ ᱨᱟᱡᱟ ᱩᱱᱤᱭᱟᱜ ᱨᱟᱡᱽᱯᱟᱴ ᱟᱫᱷᱟ ᱫᱚ ᱩᱱᱠᱤᱱ ᱜᱮᱠᱤᱱ ᱪᱟᱞᱟᱣᱮᱫ ᱠᱟᱱ ᱛᱟᱦᱮᱸ ᱠᱟᱱᱟ ᱛᱚ ᱩᱱᱠᱤᱱ ᱫᱚ ᱚᱱᱟ ᱨᱟᱡᱽᱯᱟᱴ ᱨᱮᱜᱮ ᱠᱤᱱ ᱛᱟᱦᱮᱱᱟ ᱟᱨ ᱚᱱᱟ ᱫᱤᱥᱚᱢ ᱪᱟᱞᱟᱣ ᱞᱟᱹᱜᱤᱫ ᱵᱩᱫ ᱯᱚᱨᱟᱢᱚᱨᱥᱚ ᱩᱱᱠᱤᱱ ᱫᱟᱲᱟᱵ ᱱᱟᱨᱟᱭᱚᱱ ᱨᱟᱡᱟ ᱠᱤᱱ ᱮᱢᱟᱣᱟᱭᱟ ᱟᱨ ᱱᱩᱠᱤᱱ ᱢᱚᱫᱷᱚ ᱯᱟᱨᱜᱟᱱᱟ ᱟᱨ ᱩᱱᱤ ᱢᱚᱫᱷᱚ ᱯᱟᱨᱜᱟᱱᱟ ᱨᱮᱱ ᱟᱭᱩ ᱩᱱᱠᱤ ᱩᱱᱤ ᱫᱚ ᱩᱱᱠᱤᱱ ᱫᱚ ᱚᱲᱟᱜ ᱨᱮᱠᱤᱱ ᱛᱟᱦᱮᱱᱟ ᱟᱫᱚ ᱢᱤᱫ ᱫᱤᱱ ᱵᱟᱝᱢᱟ ᱠᱚᱭ ᱠᱚᱭ ᱛᱮ ᱢᱤᱫᱴᱮᱱ ᱠᱩᱲᱤ ᱜᱤᱫᱽᱨᱟᱹᱭ ᱦᱮᱡ ᱮᱱᱟ ᱟᱫᱚ ᱩᱱᱤ ᱠᱩᱲᱤ ᱜᱤᱫᱽᱨᱟᱹ ᱫᱚ ᱵᱟᱝᱢᱟ ᱵᱚᱞᱮ ᱴᱩᱣᱟᱹᱨ ᱜᱮᱭᱟ ᱟᱫᱚ ᱠᱩᱲᱤ ᱜᱤᱫᱽᱨᱟᱹ ᱵᱟᱭ ᱧᱮᱞᱚᱜ ᱠᱟᱱ ᱟᱹᱰᱤ ᱱᱟᱯᱟᱭ ᱩᱱᱠᱤᱱ ᱦᱚᱸ ᱟᱹᱰᱤ ᱵᱷᱟᱵᱽᱱᱟ ᱠᱤᱱ ᱟᱹᱭᱠᱟᱹᱣ ᱠᱮᱫᱟ ᱟᱫᱚ ᱠᱤᱱ ᱠᱩᱞᱤ ᱤᱫᱤ ᱠᱤᱱᱟ ᱡᱮ ᱢᱟᱹᱭ ᱚᱠᱟ ᱠᱷᱚᱱ ᱮᱢ ᱦᱮᱡ ᱟᱠᱟᱱᱟ ᱟᱫᱚ ᱩᱱᱤ ᱫᱚᱭ ᱢᱮᱛᱟᱜ ᱠᱤᱱᱟ ᱡᱮ ᱵᱟᱹᱧ ᱫᱤᱥᱟᱹᱭᱮᱫᱟ ᱤᱧ ᱢᱟ ᱫᱟᱬᱟ ᱫᱟᱬᱟᱛᱮ ᱱᱚᱝᱠᱟ ᱜᱤᱧ ᱠᱚᱭ ᱵᱟᱲᱟᱭ ᱟᱨ ᱚᱱᱟ ᱠᱚᱭ ᱠᱚᱭᱛᱮ ᱦᱮᱡ ᱠᱟᱱ ᱦᱮᱡ ᱟᱠᱟᱱᱟ ᱫᱟᱠᱟ ᱨᱮᱸᱜᱮᱡ ᱠᱟᱹᱫᱤᱧᱟ ᱡᱩᱫᱤ ᱛᱷᱚᱲᱟ ᱜᱟᱱ ᱵᱮᱱ ᱮᱢᱟᱹᱧ ᱠᱷᱟᱡ ᱟᱹᱰᱤ ᱱᱟᱯᱟᱭ ᱠᱚᱜᱼᱟ ᱱᱚᱣᱟ ᱨᱮᱸᱜᱮᱡ ᱞᱟᱡ ᱨᱮ ᱟᱹᱰᱤ ᱠᱩᱥᱤᱧ ᱟᱹᱭᱠᱟᱹᱣ ᱜᱮᱭᱟ ᱟᱫᱚ ᱚᱱᱠᱟ ᱞᱮᱠᱟᱛᱮ ᱫᱟᱭᱟᱭᱮᱱᱟ ᱠᱤᱱ ᱟᱨ ᱩᱱᱤ ᱢᱟᱫᱷᱚᱣ ᱯᱟᱨᱜᱟᱱᱟ ᱨᱮᱱ ᱵᱩᱰᱷᱤ ᱫᱚ ᱩᱱᱤ ᱫᱚ ᱡᱩᱨᱤ ᱟᱭᱳ ᱛᱟᱭ ᱫᱚ ᱫᱟᱜ ᱢᱟᱹᱰᱤ ᱞᱩ ᱟᱹᱜᱩ ᱟᱫᱮᱭᱟ ᱟᱫᱚ ᱜᱤᱫᱽᱨᱟᱹ ᱫᱚ ᱯᱤᱱᱟᱹ ᱨᱮ ᱫᱟᱜ ᱢᱟᱹᱰᱤ ᱡᱚᱡᱚᱢ ᱠᱟᱱᱟ ᱟᱫᱚ ᱩᱱ ᱡᱚᱠᱷᱟᱡ ᱟᱹᱠᱤᱱ ᱠᱤᱱ ᱜᱟᱞᱢᱟᱨᱟᱜ ᱠᱟᱱᱟ ᱡᱮ ᱵᱚᱞᱮ ᱱᱩᱭ ᱠᱩᱲᱤ ᱜᱤᱫᱽᱨᱟᱹ ᱢᱟ ᱟᱹᱰᱤ ᱢᱚᱡᱽ ᱱᱟᱯᱟᱭ ᱧᱮᱞᱚᱜ ᱠᱟᱱ ᱡᱮ ᱟᱨ ᱵᱟᱝᱠᱷᱟᱡ ᱫᱚ ᱠᱟᱹᱲᱢᱤ ᱫᱚ ᱦᱟᱸᱜ ᱞᱟᱝ ᱫᱚᱦᱚ ᱠᱟᱭᱟ ᱟᱫᱚ ᱚᱱᱠᱟ ᱞᱮᱠᱟ ᱜᱮ ᱢᱮᱛᱟᱣ ᱫᱮᱭᱟ ᱡᱮ ᱮᱢᱟᱹᱭ ᱚᱠᱟ ᱠᱚᱨᱮ ᱟᱨᱮᱢ ᱫᱟᱬᱟ ᱵᱟᱲᱟᱭᱟ ᱟᱨᱮᱢ ᱠᱚᱭ ᱵᱟᱲᱟᱭᱟ ᱟᱢ ᱫᱚ ᱠᱟᱹᱲᱢᱤ ᱞᱮᱠᱟ ᱟᱞᱮ ᱴᱷᱮᱱ ᱜᱮ ᱛᱟᱦᱮᱱ ᱢᱮ ᱱᱚᱰᱮ ᱜᱮ ᱦᱟᱨᱟ ᱵᱩᱨᱩᱜ ᱢᱮ ᱟᱨ ᱱᱚᱰᱮ ᱠᱷᱚᱱ ᱜᱮᱞᱮ ᱡᱟᱶᱟᱭ ᱠᱟᱢᱟ ᱢᱮᱱᱛᱮ ᱟᱫᱚ ᱱᱚᱜᱼᱚ ᱱᱚᱝᱠᱟ ᱞᱮᱠᱟᱛᱮ ᱩᱱᱤ ᱠᱩᱲᱤ ᱜᱤᱫᱽᱨᱟᱹ ᱫᱚ ᱟᱫᱚ ᱚᱸᱰᱮ ᱜᱮ ᱩᱱᱠᱤᱱ ᱴᱷᱮᱱ ᱜᱮ ᱛᱟᱦᱮᱸ ᱨᱮᱵᱮᱫ ᱮᱱᱟ ᱟᱫᱚ ᱚᱱᱮ ᱠᱚ ᱢᱮᱱ ᱠᱟᱣᱫᱟ ᱡᱮ ᱵᱚᱞᱮ ᱠᱤᱥᱠᱩ ᱠᱚᱨᱮᱱ ᱟᱯᱟᱡᱽ ᱠᱚᱨᱮᱱ ᱠᱟᱹᱨᱢᱤ ᱠᱩᱲᱤ ᱛᱟᱦᱮᱸ ᱠᱟᱱ ᱩᱱᱤ ᱠᱷᱚᱱ ᱜᱮ ᱢᱟᱫᱚ ᱥᱤᱝ ᱫᱚᱭ ᱡᱟᱱᱟᱢ ᱞᱮᱱᱟ ᱟᱫᱚ ᱚᱱᱠᱟᱭ ᱦᱟᱨᱟ ᱡᱩᱜᱩᱜ ᱮᱱ ᱠᱷᱟᱡ ᱫᱚ ᱨᱮᱫᱷᱟ ᱦᱟᱥᱟ ᱨᱮ ᱞᱮᱸᱡᱮᱫ ᱮᱱᱟ ᱟᱨ ᱩᱱᱤ ᱠᱷᱚᱱ ᱜᱮ ᱠᱟᱛᱷᱟᱭ ᱢᱟᱫᱚ ᱥᱤᱝ ᱫᱚᱭ ᱡᱚᱱᱚᱢ ᱞᱮᱱ ᱛᱟᱦᱮᱸ ᱠᱟᱱᱟ ᱛᱮᱦᱮᱧ ᱫᱚ ᱱᱤᱱᱟᱹᱜ ᱦᱟᱹᱵᱤᱡ ᱜᱤᱧ ᱞᱟᱹᱭ ᱟᱵᱚᱱ ᱠᱟᱱᱟ ᱦᱮᱸ ᱟᱫᱚ ᱱᱤᱭᱟᱹ ᱛᱟᱭᱚᱢ ᱦᱟᱸᱜ ᱢᱟᱫᱚ ᱥᱤᱧ ᱵᱤᱰᱨᱟᱹᱣᱞᱤᱭᱟᱜ ᱠᱤᱥᱟᱹᱭ ᱞᱟᱹᱭ ᱟᱵᱚᱱᱟ ᱦᱮᱸ ᱢᱟ ᱡᱚᱛᱚ ᱜᱮ ᱱᱟᱯᱟᱭ ᱛᱟᱦᱮᱱ ᱛᱟᱵᱚᱱ ᱯᱮ ᱱᱤᱨᱟᱹᱞᱟ ᱛᱟᱦᱮᱱ ᱛᱟᱵᱚᱱ ᱯᱮ ᱡᱤᱭᱚᱱ ᱢᱚᱱᱮ ᱛᱟᱦᱮᱱ ᱛᱟᱵᱚᱱ ᱯᱮ ᱦᱮᱸ ᱞᱟᱭᱤᱠ ᱟᱨ ᱥᱮᱭᱟᱨ ᱮᱢᱚᱜ ᱟᱞᱚᱯᱮ ᱦᱤᱲᱤᱧ ᱛᱟᱵᱚᱱᱟ ᱥᱟᱵᱥᱠᱨᱟᱭᱤᱵ ᱯᱮ ᱮᱢ ᱛᱟᱵᱚᱱᱟ ᱱᱤᱭᱟᱹ ᱢᱮᱱ ᱠᱟᱛᱮ ᱜᱮ ᱛᱮᱦᱮᱧᱟᱜ ᱜᱟᱞᱢᱟᱨᱟᱣ ᱫᱚ ᱱᱚᱰᱮ ᱜᱤᱧ ᱢᱩᱪᱟᱹᱫ ᱮᱫ ᱠᱟᱱ ᱛᱟᱦᱮᱱᱟ ᱡᱚᱦᱟᱨ ᱡᱚᱦᱟᱨ